ᱡᱚᱦᱟᱨ ᱜᱮ ᱥᱟᱱᱟᱢ ᱜᱟᱛᱮ ᱯᱮᱲᱟ ᱟᱨ ᱵᱚᱭᱦᱟ ᱢᱤᱥᱨᱟ ᱠᱚ ᱛᱤᱧ ᱢᱤᱫᱴᱮᱱ ᱡᱟᱹᱨᱩᱲ ᱠᱟᱛᱷᱟ ᱱᱚᱣᱟ ᱫᱷᱩᱲᱤ ᱫᱷᱟᱹᱨᱛᱤ ᱨᱮ ᱵᱚᱞᱮ ᱡᱚᱛᱚ ᱠᱷᱚᱱ ᱢᱩᱞᱞᱚᱵᱟᱱ ᱥᱚᱢᱯᱚᱫ ᱫᱚ ᱫᱩᱞᱟᱹᱲ ᱠᱟᱱᱟ ᱫᱩᱞᱟᱹᱲ ᱠᱟᱱᱟ ᱟᱨ ᱥᱟᱹᱨᱤᱜᱮ ᱚᱱᱟ ᱫᱩᱞᱟᱹᱲ ᱫᱟᱢ ᱰᱷᱮᱨ ᱜᱮᱛᱮ ᱫᱩᱞᱟᱹᱲ ᱠᱷᱟᱹᱛᱤᱨ ᱜᱮ ᱦᱚᱲ ᱰᱷᱮᱨ ᱚᱠᱛᱮ ᱨᱮ ᱰᱷᱮᱨ ᱦᱚᱲ ᱡᱤᱣᱤ ᱦᱚᱸ ᱡᱤᱣᱤ ᱠᱚ ᱟᱞᱟᱭᱮᱫᱟ ᱮᱴᱟᱜ ᱞᱟᱹᱜᱤᱫ ᱛᱮᱫᱚ ᱵᱟᱝ ᱮᱴᱟᱜ ᱞᱟᱹᱜᱤᱫ ᱛᱮᱫᱚ ᱵᱟᱝ ᱨᱟᱡᱽᱱᱤᱛᱤ ᱨᱮᱦᱚᱸ ᱩᱱᱟᱹᱜ ᱰᱷᱮᱨ ᱦᱚᱲ ᱵᱟᱠᱚ ᱜᱩᱡᱩᱜ ᱠᱟᱱᱟ ᱪᱟᱹᱠᱨᱤ ᱨᱮᱦᱚᱸ ᱩᱱᱟᱹᱜ ᱜᱟᱱ ᱦᱚᱲ ᱵᱟᱠᱚ ᱜᱩᱡᱩᱜ ᱠᱟᱱᱟ ᱡᱚᱢᱤ ᱡᱚᱢᱟ ᱨᱮᱦᱚᱸ ᱩᱱᱟᱹᱜ ᱜᱟᱱ ᱦᱚᱲ ᱵᱟᱠᱚ ᱜᱩᱡᱩᱜ ᱠᱟᱱᱟ ᱱᱤᱡᱮᱨ ᱦᱚᱲ ᱞᱟᱹᱜᱤᱫ ᱦᱚᱸ ᱩᱱᱟᱹᱜ ᱜᱟᱱ ᱡᱟᱦᱟᱸᱭ ᱵᱟᱭ ᱜᱩᱡᱩᱜ ᱠᱟᱱᱟ ᱢᱮᱱᱠᱷᱟᱱ ᱚᱠᱟᱴᱟᱜ ᱢᱩᱞᱞᱚᱵᱟᱱ ᱥᱚᱢᱯᱚᱫ ᱚᱱᱟ ᱞᱟᱹᱜᱤᱫ ᱜᱮᱛᱚ ᱡᱚᱛᱚ ᱦᱚᱲ ᱡᱤᱣᱤ ᱠᱚ ᱟᱞᱟᱭᱟ ᱟᱠᱚ ᱥᱟᱛᱮ ᱞᱟᱹᱲᱦᱟᱹᱭᱚᱜᱼᱟ ᱟᱫᱚ ᱡᱚᱛᱚ ᱠᱷᱚᱱ ᱢᱩᱞᱞᱚᱵᱟᱱ ᱥᱚᱢᱯᱚᱫ ᱫᱚ ᱠᱟᱱᱟ ᱫᱩᱞᱟᱹᱲ ᱚᱠᱚᱭ ᱚᱠᱟᱴᱟᱜ ᱫᱩᱞᱟᱹᱲ ᱟᱠᱟᱫ ᱚᱠᱟ ᱴᱷᱮᱡ ᱫᱚ ᱫᱩᱞᱟᱹᱲ ᱢᱮᱱᱟᱜ ᱚᱱᱟ ᱫᱩᱞᱟᱹᱲ ᱡᱩᱫᱤ ᱵᱟᱭ ᱧᱟᱢᱮᱫ ᱠᱷᱟᱡ ᱩᱱᱤ ᱫᱚ ᱱᱚᱣᱟ ᱫᱷᱩᱲᱤ ᱫᱷᱟᱹᱨᱛᱤ ᱨᱮ ᱛᱟᱦᱮᱱ ᱫᱚ ᱟᱹᱰᱤ ᱠᱚᱴᱷᱤᱱ ᱜᱮᱛᱟᱭᱟ ᱪᱮᱠᱟᱛᱮᱭ ᱛᱟᱦᱮᱸ ᱠᱚᱜᱼᱟ ᱡᱮᱦᱮᱛᱩ ᱟᱭᱟᱜ ᱫᱩᱞᱟᱹᱲ ᱵᱟᱭ ᱧᱟᱢᱮᱫ ᱠᱟᱱ ᱟᱫᱚ

ᱜᱚᱜᱚ ᱵᱟᱵᱟ ᱨᱮᱱ ᱢᱤᱫᱴᱮᱱ ᱠᱩᱲᱤ ᱜᱤᱫᱽᱨᱟᱹ ᱠᱟᱱᱟᱭ ᱥᱮ ᱢᱤᱫᱴᱮᱱ ᱠᱚᱲᱟ ᱜᱤᱫᱽᱨᱟᱹ ᱠᱟᱱᱟᱭ ᱚᱱᱟᱛᱮ ᱫᱩᱞᱟᱹᱲᱮ ᱧᱟᱢᱮᱫ ᱠᱟᱱᱟ ᱚᱠᱚᱭ ᱪᱚᱭ ᱫᱩᱞᱟᱹᱲᱮᱫᱮ ᱠᱟᱱᱟ ᱛᱤᱱᱟᱹᱜ ᱦᱚᱲ ᱪᱚᱠᱚ ᱴᱟᱨᱜᱮᱴ ᱟᱠᱟᱫᱮᱭᱟ ᱤᱧ ᱫᱩᱞᱟᱹᱲᱮᱭᱟ ᱤᱧ ᱫᱩᱞᱟᱹᱲᱮᱭᱟ ᱤᱧ ᱫᱩᱞᱟᱹᱲᱮᱭᱟ ᱢᱮᱱᱠᱷᱟᱱ ᱱᱚᱣᱟ ᱠᱚᱫᱚ ᱮᱠᱮᱱ ᱢᱤᱪᱷᱟᱹ ᱫᱩᱞᱟᱹᱲ ᱠᱟᱱᱟ ᱥᱚᱱᱟᱫᱟᱱᱟ ᱛᱟᱦᱮᱱ ᱛᱩᱞᱩᱡ ᱦᱚᱸ ᱟᱹᱰᱤ ᱰᱷᱮᱨ ᱦᱚᱲ ᱥᱩᱠ ᱨᱮ ᱵᱟᱠᱚ ᱛᱟᱦᱮᱱ ᱠᱟᱱᱟ ᱥᱮ ᱥᱟᱹᱨᱤ ᱫᱩᱞᱟᱹᱲ ᱵᱟᱠᱚ ᱧᱟᱢᱮᱫ ᱠᱟᱱᱟ ᱵᱟᱠᱚ ᱟᱴᱠᱟᱨᱮᱫ ᱠᱟᱱᱟ ᱚᱥᱟᱱᱛᱤ ᱪᱮᱛᱟᱱ ᱚᱥᱟᱱᱛᱤ ᱩᱱᱟᱹᱜ ᱰᱷᱮᱨ ᱥᱚᱢᱯᱚᱫ ᱛᱟᱦᱮᱱ ᱛᱩᱞᱩᱡ ᱨᱮᱦᱚᱸ ᱟᱫᱚ ᱵᱟᱰᱟᱭ ᱡᱟᱹᱨᱩᱲ ᱛᱟᱵᱚᱱᱟ ᱚᱱᱟ ᱞᱮᱠᱟᱛᱮ ᱥᱟᱹᱨᱤ ᱫᱩᱞᱟᱹᱲ ᱥᱟᱹᱨᱤ ᱫᱩᱞᱟᱹᱲ ᱥᱟᱹᱨᱤ ᱫᱩᱞᱟᱹᱲ ᱦᱚᱸ ᱵᱟᱹᱭ ᱵᱟᱹᱭ ᱛᱮᱜᱮ ᱦᱟᱨᱟ ᱵᱩᱨᱩᱜᱼᱟ ᱥᱟᱹᱨᱤ ᱫᱩᱞᱟᱹᱲ ᱦᱚᱸ ᱵᱟᱹᱭ ᱵᱟᱹᱭ ᱛᱮᱜᱮ ᱦᱟᱨᱟ ᱵᱩᱨᱩᱜᱼᱟ ᱪᱮᱫ ᱞᱮᱠᱟ ᱫᱚ ᱢᱤᱢᱤᱫ ᱜᱚᱴᱮᱡ ᱫᱟᱨᱮ ᱵᱟᱹᱭ ᱵᱟᱹᱭ ᱛᱮ ᱦᱟᱨᱟᱜᱼᱟ ᱟᱨ ᱦᱟᱨᱟ ᱠᱟᱛᱮ ᱢᱚᱡᱽ ᱜᱮ ᱵᱟᱦᱟᱜᱼᱟ ᱟᱨ ᱥᱚᱜᱼᱟ ᱟᱨ ᱥᱟᱱᱟᱢ ᱦᱚᱲ ᱫᱚᱠᱚ ᱢᱮᱱᱟ ᱟᱹᱰᱤ ᱱᱟᱯᱟᱭ ᱱᱚᱣᱟ ᱫᱟᱨᱮ ᱵᱟᱦᱟ ᱥᱚ ᱠᱟᱱᱟ ᱜᱩᱞᱟᱹᱡ ᱵᱟᱦᱟ ᱟᱹᱰᱤ ᱢᱚᱡᱽ ᱥᱚ ᱠᱟᱱᱟ ᱪᱟᱢᱯᱟ ᱵᱟᱦᱟ ᱟᱹᱰᱤ ᱢᱚᱡᱽ ᱥᱚ ᱠᱟᱱᱟ ᱢᱮᱱᱠᱷᱟᱱ ᱛᱮᱦᱮᱧ ᱮᱢ ᱨᱚᱦᱚᱭ ᱠᱮᱫᱟ ᱜᱟᱯᱟ ᱜᱮ ᱥᱚᱜ ᱠᱟᱱᱟ ᱵᱟᱝ ᱟᱭᱢᱟ ᱫᱤᱱ ᱥᱚᱢᱚᱭ ᱞᱟᱜᱟᱣ ᱠᱟᱱᱟ ᱟᱫᱚ ᱚᱱᱠᱟ ᱜᱮ ᱢᱤᱫᱴᱮᱱ ᱡᱟᱦᱟᱸᱭ ᱡᱩᱫᱤᱢ ᱫᱩᱞᱟᱹᱲᱮ ᱠᱷᱟᱱ ᱟᱹᱰᱤ ᱥᱚᱢᱚᱭ ᱠᱟᱛᱮᱫ ᱜᱮ ᱫᱩᱞᱟᱹᱲ ᱤᱫᱤᱭᱟ ᱡᱮ ᱛᱮᱦᱮᱧ ᱜᱤᱧ ᱠᱩᱥᱤᱭᱟᱫᱮᱭᱟ ᱜᱟᱯᱟ ᱜᱤᱧ ᱢᱚᱰᱷᱟ ᱠᱮᱫᱮᱭᱟ ᱵᱟᱝ ᱩᱱᱤ ᱧᱮᱞᱮ ᱢᱮ ᱟᱢ ᱦᱚᱸᱭ ᱧᱮᱞ ᱢᱮᱭᱟ ᱩᱱᱤ ᱧᱮᱞᱮ ᱢᱮ ᱟᱨ ᱫᱩᱞᱟᱹᱲ ᱰᱷᱮᱨ ᱜᱷᱟᱹᱲᱤᱡ ᱛᱮ ᱰᱷᱮᱨ ᱫᱤᱱ ᱛᱮ ᱡᱟᱦᱟᱸ ᱫᱩᱞᱟᱹᱲ ᱛᱚᱞᱚᱜᱼᱟ ᱛᱚ ᱚᱱᱟ ᱫᱩᱞᱟᱹᱲ ᱫᱚ ᱟᱹᱰᱤ ᱢᱚᱡᱽᱵᱩᱛ ᱛᱟᱦᱮᱱᱟ ᱟᱨ ᱡᱮᱢᱚᱱ ᱛᱮᱢᱚᱱ ᱵᱟᱨ ᱫᱤᱱ ᱨᱮᱢ ᱫᱩᱞᱟᱹᱲᱚᱜᱼᱟ ᱚᱱᱟ ᱫᱩᱞᱟᱹᱲ ᱵᱟᱵᱮᱨ ᱫᱚ ᱯᱷᱚᱥᱠᱟ ᱜᱮ ᱛᱟᱦᱮᱱᱟ ᱛᱚᱯᱟᱜ ᱜᱚᱫᱚᱜᱼᱟ ᱟᱨ ᱟᱭᱢᱟ ᱫᱤᱱ ᱠᱷᱚᱱ ᱮᱠᱫᱚᱢ ᱰᱷᱮᱨᱟᱭ ᱫᱟᱢ ᱰᱷᱮᱨᱟᱭ ᱫᱟᱢ ᱟᱭᱢᱟ ᱫᱤᱱ ᱠᱷᱚᱱ ᱮᱠᱫᱚᱢ ᱟᱹᱰᱤ ᱢᱚᱡᱽ ᱵᱚᱛᱛᱚ ᱛᱮ ᱵᱟᱵᱮᱨ ᱮᱢ ᱵᱮᱱᱟᱣ ᱫᱟᱢ ᱵᱮᱱᱟᱣ ᱫᱟᱢ ᱵᱮᱱᱟᱣ ᱫᱟᱢ ᱦᱮᱸ ᱫᱩᱞᱟᱹᱲ ᱨᱮᱭᱟᱜ ᱵᱟᱵᱮᱨ ᱟᱨ ᱚᱱᱟ ᱫᱩᱞᱟᱹᱲ ᱛᱮ ᱡᱟᱦᱟᱸᱭᱮᱢ ᱛᱚᱞ ᱞᱮᱠᱷᱟᱱ ᱛᱤᱥ ᱦᱚᱸ ᱵᱟᱭ ᱚᱪᱚᱜᱚᱜᱼᱟ ᱟᱢ ᱠᱷᱚᱱ ᱛᱤᱥ ᱦᱚᱸ ᱵᱟᱭ ᱵᱟᱯᱟᱜᱚᱜᱼᱟ ᱟᱢ ᱠᱷᱚᱱ ᱟᱨ ᱚᱱᱟ ᱫᱩᱞᱟᱹᱲ ᱫᱚ ᱟᱹᱰᱤ ᱠᱮᱴᱮᱡ ᱫᱩᱞᱟᱹᱲ ᱛᱟᱦᱮᱱᱟ ᱟᱹᱰᱤ ᱠᱟᱡᱟᱠ ᱫᱩᱞᱟᱹᱲ ᱛᱟᱦᱮᱱᱟ ᱟᱨ ᱚᱱᱟ ᱫᱩᱞᱟᱹᱲ ᱛᱮ ᱱᱚᱝᱠᱟ ᱛᱟᱦᱮᱱᱟ ᱵᱚᱞᱮ ᱜᱩᱡᱩᱜ ᱥᱮᱡ ᱦᱚᱸ ᱵᱟᱝ ᱟᱢ ᱜᱩᱡᱩᱜ ᱡᱚᱠᱷᱟᱡ ᱦᱚᱸ ᱚᱱᱟ ᱫᱩᱞᱟᱹᱲ ᱟᱢᱮ ᱨᱩᱣᱟᱹᱲ ᱢᱮᱭᱟ ᱚᱠᱚᱭ ᱫᱚᱢ ᱫᱩᱞᱟᱹᱲ ᱫᱮ ᱠᱟᱱ ᱚᱠᱚᱭ ᱫᱚᱭ ᱫᱩᱞᱟᱹᱲᱮᱫ ᱢᱮ ᱠᱟᱱ ᱩᱱᱤᱜᱮ ᱟᱢ ᱟᱢ ᱞᱟᱹᱜᱤᱫ ᱮ ᱫᱟᱹᱲ ᱜᱩᱡᱩᱜᱼᱟ ᱩᱱᱤ ᱜᱮ ᱟᱢ ᱚᱣᱟᱨ ᱢᱮ ᱞᱟᱹᱜᱤᱫ ᱫᱟᱹᱲ ᱠᱚ ᱦᱤᱡᱩᱜᱼᱟ ᱰᱟᱠᱴᱚᱨ ᱴᱷᱮᱡ ᱤᱫᱤ ᱢᱮᱭᱟ ᱦᱟᱥᱯᱟᱛᱟᱞ ᱤᱫᱤ ᱢᱮᱭᱟ ᱜᱚᱴᱟᱭ ᱤᱫᱤ ᱢᱮᱭᱟ ᱟᱢ ᱞᱟᱹᱜᱤᱫ ᱮ ᱫᱮᱣᱟ ᱥᱮᱣᱟᱭᱟ ᱡᱮ ᱟᱢ ᱪᱤᱠᱟᱛᱮᱢ ᱵᱩᱜᱤᱜ ᱥᱮᱢ ᱵᱟᱧᱪᱟᱜ ᱟᱨ ᱡᱩᱫᱤ ᱢᱤᱪᱷᱟᱹ ᱫᱩᱞᱟᱹᱲ ᱠᱟᱱᱟ ᱥᱚᱢᱯᱚᱫ ᱪᱮᱛᱟᱱ ᱨᱮ ᱞᱳᱵᱷ ᱠᱟᱛᱮ ᱟᱢᱮ ᱫᱩᱞᱟᱹᱲ ᱠᱟᱜ ᱢᱮᱭᱟ ᱡᱟᱦᱟᱱᱟᱜ ᱢᱤᱫᱴᱮᱱ ᱪᱮᱛᱟᱱ ᱩᱫᱽᱫᱮᱥᱥᱚ ᱫᱚᱦᱚ ᱠᱟᱛᱮ ᱡᱩᱫᱤ ᱫᱩᱞᱟᱹᱲ ᱠᱟᱜ ᱢᱮᱠᱷᱟᱱ ᱟᱢᱮᱢ ᱨᱩᱣᱟᱹ ᱦᱟᱹᱥᱩᱜ ᱨᱮ ᱵᱟᱹᱜᱤᱭᱟᱢᱟ ᱥᱮ ᱚᱱᱟ ᱵᱟᱝ ᱠᱟᱛᱮ ᱨᱮᱦᱚᱸ ᱦᱩᱭ ᱫᱟᱲᱮᱭᱟᱜᱼᱟ ᱠᱤᱰᱱᱟᱯ ᱢᱮᱭᱟ ᱩᱱᱤ ᱫᱩᱞᱟᱹᱲ ᱜᱮ ᱩᱱᱤ ᱫᱩᱞᱟᱹᱲ ᱜᱮ ᱪᱟᱵᱟ ᱩᱛᱟᱹᱨ ᱢᱮᱭᱟ ᱛᱚ ᱚᱱᱟ ᱠᱚᱫᱚ ᱮᱠᱮᱱ ᱢᱤᱪᱷᱟᱹ ᱫᱩᱞᱟᱹᱲ ᱠᱟᱱᱟ ᱥᱟᱹᱨᱤ ᱫᱩᱞᱟᱹᱲ ᱫᱚ ᱵᱟᱝ ᱠᱟᱱᱟ ᱚᱠᱟᱴᱟᱜ ᱫᱚᱵᱚᱱ ᱢᱮᱱᱮᱫ ᱠᱟᱱ ᱠᱟᱞᱟ ᱵᱟᱡᱟᱨ ᱱᱚᱣᱟ ᱫᱷᱩᱲᱤ ᱫᱷᱟᱹᱨᱛᱤ ᱨᱮ ᱢᱮᱱᱟᱜᱼᱟ ᱚᱱᱟ ᱫᱚ ᱟᱹᱣᱲᱤᱭᱟᱜ ᱜᱮᱭᱟ ᱟᱨ ᱚᱱᱟ ᱛᱮᱜᱮ ᱦᱚᱲ ᱫᱚ ᱟᱹᱰᱤ ᱞᱟᱹᱴᱩ ᱞᱟᱹᱴᱩ ᱠᱚ ᱚᱲᱟᱜ ᱫᱩᱣᱟᱹᱨᱟᱜ ᱠᱟᱱᱟ ᱫᱩᱭ ᱱᱚᱢᱵᱚᱨ ᱠᱟᱨᱵᱟᱨ ᱛᱮᱜᱮ ᱛᱚ ᱚᱲᱟᱜ ᱫᱩᱣᱟᱹᱨ ᱞᱟᱹᱴᱩᱜ ᱠᱟᱱᱟ ᱠᱟᱞᱟ ᱵᱟᱡᱟᱨ ᱛᱮ ᱢᱮᱱᱠᱷᱟᱱ ᱫᱩᱞᱟᱹᱲ ᱦᱚᱸ ᱠᱟᱞᱟ ᱫᱩᱣᱟᱹᱨ ᱫᱩᱞᱟᱹᱲ ᱢᱮᱱᱟᱜᱼᱟ ᱥᱟᱹᱨᱤ ᱫᱩᱞᱟᱹᱲ ᱫᱚ ᱵᱟᱝ ᱦᱮᱸ ᱱᱤᱡᱮᱨ ᱡᱩᱨᱤ ᱛᱟᱦᱮᱱ ᱛᱩᱞᱩᱡ ᱟᱨ ᱮᱴᱟᱜ ᱡᱩᱨᱤ ᱥᱚᱸᱜᱮ ᱱᱤᱡᱮᱨ ᱟᱨ ᱢᱤᱫ ᱜᱟᱛᱮ ᱛᱟᱦᱮᱱ ᱛᱩᱞᱩᱡ ᱟᱨᱦᱚᱸ ᱮᱴᱟᱜ ᱜᱟᱛᱮ ᱥᱚᱸᱜᱮ ᱚᱱᱟ ᱠᱚ ᱫᱩᱞᱟᱹᱲ ᱫᱚ ᱥᱟᱹᱨᱤ ᱫᱩᱞᱟᱹᱲ ᱫᱚ ᱵᱟᱝ ᱠᱟᱱᱟ ᱥᱟᱹᱨᱤ ᱫᱩᱞᱟᱹᱲ ᱫᱚ ᱱᱚᱣᱟ ᱠᱟᱱᱟ ᱡᱩᱨᱤ ᱫᱚ ᱡᱩᱨᱤ ᱜᱮ ᱜᱟᱛᱮ ᱫᱚ ᱜᱟᱛᱮ ᱜᱮ ᱵᱚᱭᱦᱟ ᱫᱚ ᱵᱚᱭᱦᱟ ᱜᱮ ᱢᱤᱥᱨᱟ ᱫᱚ ᱢᱤᱥᱨᱟ ᱜᱮ ᱢᱮᱱᱠᱷᱟᱱ ᱱᱚᱰᱮ ᱫᱩᱞᱟᱹᱲ ᱫᱚᱠᱚ ᱫᱩᱞᱟᱹᱲᱤᱭᱟᱹ ᱠᱚᱫᱚ ᱠᱚ ᱪᱤᱠᱟᱹᱜ ᱠᱟᱱᱟ ᱠᱚ ᱚᱫᱚᱞ ᱵᱚᱫᱚᱞᱚᱜ ᱠᱟᱱᱟ ᱠᱚ ᱛᱮᱦᱮᱧ ᱫᱚ ᱱᱩᱭ ᱜᱟᱯᱟ ᱫᱚ ᱦᱟᱹᱱᱤ ᱛᱚ ᱫᱷᱩᱲᱤ ᱫᱷᱟᱹᱨᱛᱤ ᱨᱮ ᱯᱷᱮᱰ ᱡᱚᱱᱚᱢ ᱦᱟᱛᱟᱣ ᱠᱟᱛᱮᱫ ᱟᱢ ᱨᱮᱱ ᱜᱚᱜᱚ ᱢᱤᱫᱴᱮᱱ ᱜᱮᱭᱟᱭ ᱛᱮᱦᱮᱧ ᱫᱚ ᱱᱩᱭᱴᱟᱜ ᱤᱧ ᱜᱚᱜᱚᱣᱟᱭᱟ ᱵᱟᱝ ᱦᱟᱹᱱᱤᱴᱟᱜ ᱫᱚ ᱠᱤᱥᱟᱹᱬ ᱪᱟᱹᱠᱨᱤᱭᱮᱫᱟᱭ ᱩᱱᱤ ᱜᱚᱜᱚ ᱦᱚᱲ ᱫᱚ ᱛᱟᱦᱚᱞᱮ ᱩᱱᱤᱜᱤᱧ ᱜᱚᱜᱚᱣᱟᱭᱟ ᱵᱟᱝ ᱩᱱᱤ ᱫᱚ ᱨᱟᱡᱟ ᱨᱮᱱ ᱦᱚᱯᱚᱱ ᱮᱨᱟ ᱠᱟᱱᱟᱭ ᱩᱱᱤᱜᱮ ᱛᱟᱦᱚᱞᱮ ᱤᱧ ᱫᱚ ᱢᱤᱥᱨᱟᱧ ᱯᱟᱛᱟᱣᱮᱭᱟ ᱵᱟᱝ ᱱᱩᱭ ᱫᱚᱭ ᱢᱟᱱᱮ ᱱᱚᱝᱠᱟᱱᱟᱜ ᱢᱤᱫᱴᱮᱱ ᱥᱟᱹᱜᱟᱹᱭ ᱡᱩᱫᱤ ᱵᱚᱱ ᱯᱟᱛᱟᱣᱟ ᱛᱤᱥ ᱦᱚᱸ ᱵᱟᱝ ᱦᱩᱭᱩᱜᱚᱜᱼᱟ ᱢᱤᱥᱨᱟ ᱟᱢᱨᱮᱱ ᱚᱠᱚᱭ ᱠᱟᱱᱟᱭ ᱩᱱᱤ ᱠᱟᱱ ᱜᱮᱭᱟᱭ ᱟᱢ ᱨᱮᱱ ᱵᱚᱭᱦᱟ ᱚᱠᱚᱭ ᱠᱟᱱᱟᱭ ᱩᱱᱤ ᱠᱟᱱ ᱜᱮᱭᱟᱭ ᱟᱢ ᱨᱮᱱ ᱵᱟᱵᱟ ᱚᱠᱚᱭ ᱠᱟᱱᱟᱭ ᱩᱱᱤ ᱠᱟᱱ ᱜᱮᱭᱟᱭ ᱟᱢ ᱨᱮᱱ ᱜᱚᱜᱚ ᱚᱠᱚᱭ ᱠᱟᱱᱟᱭ ᱩᱱᱤ ᱠᱟᱱ ᱜᱮᱭᱟᱭ ᱮᱴᱟᱜ ᱤᱡ ᱥᱮᱫ ᱫᱚ ᱵᱟᱝ ᱚᱱᱟ ᱞᱮᱠᱟᱛᱮ ᱟᱢ ᱡᱩᱨᱤ ᱞᱮᱠᱟ ᱢᱮᱱ ᱠᱟᱛᱮ ᱡᱟᱦᱟᱸᱭ ᱟᱢ ᱫᱩᱞᱟᱹᱲ ᱪᱩᱠᱟᱹᱣ ᱟᱠᱟᱫᱮᱭᱟ ᱩᱱᱤ ᱠᱟᱱ ᱜᱮᱭᱟᱭ ᱟᱨ ᱮᱴᱟᱜ ᱜᱮ ᱤᱡ ᱫᱚ ᱵᱟᱝ ᱟᱢ ᱚᱠᱚᱭ ᱚᱠᱟᱴᱟᱜ ᱞᱮᱠᱟᱛᱮᱢ ᱢᱟᱱᱟᱣ ᱟᱠᱟᱫᱮᱭᱟ ᱩᱱᱤ ᱠᱟᱱ ᱜᱮᱭᱟᱭ ᱚᱫᱚᱞ ᱵᱚᱫᱚᱞ ᱫᱚ ᱵᱟᱝ ᱟᱨ ᱚᱫᱚᱞ ᱵᱚᱫᱚᱞ ᱞᱮᱱᱠᱷᱟᱡ ᱜᱮᱫᱚ ᱡᱚᱛᱚ ᱜᱮᱫᱚ ᱟᱢᱟᱜ ᱫᱚ ᱟᱹᱣᱲᱤᱭᱟᱜ ᱜᱮᱭᱟ ᱵᱨᱛᱷᱟ ᱜᱮᱭᱟ ᱡᱚᱛᱚ ᱦᱚᱲ ᱟᱭᱢᱟ ᱠᱤᱪᱷᱩ ᱠᱚ ᱵᱚᱫᱚᱞᱮᱫ ᱠᱟᱱᱟ ᱟᱭᱢᱟ ᱠᱤᱪᱷᱩ ᱡᱟᱦᱟᱱᱟᱜ ᱜᱮ ᱨᱟᱹᱯᱩᱫᱚᱜᱼᱟ ᱵᱟᱹᱲᱤᱡᱚᱜᱼᱟ ᱢᱟᱹᱭᱞᱟᱹᱜᱼᱟ ᱵᱚᱫᱚᱞ ᱟᱠᱚ ᱢᱮᱱᱠᱷᱟᱱ ᱫᱩᱞᱟᱹᱲ ᱫᱚ ᱵᱟᱝ ᱵᱚᱫᱚᱞᱚᱜᱼᱟ ᱥᱟᱹᱨᱤ ᱫᱩᱞᱟᱹᱲ ᱵᱚᱞᱮ ᱵᱟᱝ ᱵᱚᱫᱚᱞᱚᱜᱼᱟ ᱟᱨ ᱮᱲᱮ ᱫᱩᱞᱟᱹᱲ ᱟᱹᱣᱲᱤ ᱫᱩᱞᱟᱹᱲ ᱠᱟᱱ ᱠᱷᱟᱱ ᱵᱚᱫᱚᱞᱚᱜᱼᱟ ᱪᱮᱫ ᱞᱮᱠᱟ ᱛᱮᱦᱮᱧ ᱫᱚ ᱱᱩᱭᱤᱧ ᱫᱩᱞᱟᱹᱲ ᱠᱮᱫᱮᱭᱟ ᱟᱫᱚ ᱮᱠᱫᱚᱢ ᱱᱩᱭ ᱫᱚ ᱵᱚᱫᱚᱞ ᱟᱨᱦᱚᱸ ᱮᱴᱟᱜ ᱤᱧ ᱫᱩᱞᱟᱹᱲᱮᱭᱟ ᱟᱨ ᱩᱱᱤ ᱯᱚᱨᱮ ᱵᱚᱫᱚᱞ ᱟᱨᱦᱚᱸ ᱮᱴᱟᱜ ᱤᱧ ᱫᱩᱞᱟᱹᱲᱮᱭᱟ ᱩᱱᱤ ᱯᱚᱨᱮ ᱵᱚᱫᱚᱞ ᱛᱮᱦᱮᱧ ᱱᱚᱣᱟ ᱪᱟᱹᱴᱠᱤ ᱪᱷᱩᱴᱠᱤᱧ ᱠᱤᱨᱤᱧ ᱠᱮᱫᱟ ᱪᱷᱚ ᱢᱟᱥ ᱯᱚᱨ ᱵᱚᱫᱚᱞ ᱮᱴᱟᱜ ᱛᱟᱨᱯᱚᱨ ᱮᱴᱟᱜ ᱪᱷᱩᱴᱠᱤᱧ ᱠᱤᱨᱤᱧ ᱠᱮᱫᱟ ᱵᱚᱫᱚᱞ ᱱᱚᱣᱟ ᱠᱤᱪᱨᱤᱡ ᱤᱧ ᱠᱤᱨᱤᱧ ᱠᱮᱫᱟ ᱵᱚᱫᱚᱞ ᱦᱟᱱᱟᱧ ᱠᱤᱨᱤᱧ ᱠᱮᱫᱟ ᱵᱚᱫᱚᱞ ᱡᱟᱸᱜᱟ ᱠᱚ ᱵᱤᱨᱤᱧ ᱵᱚᱫᱚᱞ ᱫᱟ ᱰᱤᱸᱰᱟᱹ ᱠᱚ ᱵᱚᱫᱚᱞ ᱫᱟ ᱡᱚᱛᱚ ᱠᱚ ᱵᱚᱫᱚᱞ ᱫᱟ ᱢᱮᱱᱠᱷᱟᱱ ᱜᱚᱜᱚ ᱵᱟᱠᱚ ᱵᱚᱫᱚᱞᱮᱫ ᱠᱚᱣᱟ ᱵᱟᱵᱟ ᱵᱟᱠᱚ ᱵᱚᱫᱚᱞᱮᱫ ᱠᱚᱣᱟ ᱵᱚᱭᱦᱟ ᱵᱟᱢ ᱵᱚᱫᱚᱞ ᱫᱟᱲᱮᱣᱟᱭᱟ ᱡᱮ ᱱᱤᱛᱚᱜ ᱫᱚ ᱟᱢ ᱫᱚᱧ ᱵᱟᱫ ᱠᱮᱫ ᱢᱮᱭᱟ ᱱᱩᱭᱴᱟᱜ ᱠᱟᱱᱟᱭ ᱤᱧᱨᱮᱱ ᱵᱚᱭᱦᱟ ᱵᱟᱝ ᱡᱚᱱᱢᱚ ᱜᱚᱛᱚ ᱵᱷᱟᱵᱮ ᱜᱮ ᱟᱢ ᱚᱠᱚᱭ ᱥᱚᱸᱜᱮ ᱥᱟᱹᱜᱟᱹᱭ ᱪᱮᱫ ᱞᱮᱠᱟ ᱛᱟᱦᱮᱱ ᱠᱟᱱ ᱛᱟᱢᱟ ᱛᱚ ᱟᱢᱟᱜ ᱢᱚᱱ ᱠᱷᱚᱱ ᱦᱚᱸ ᱚᱱᱠᱟᱱᱟᱜ ᱟᱢᱟᱜ ᱡᱟᱱᱟᱢ ᱦᱟᱛᱟᱣ ᱢᱮ ᱡᱮ ᱵᱟᱝ ᱤᱧ ᱫᱚ ᱱᱩᱭ ᱪᱷᱟᱰᱟ ᱮᱴᱟᱜ ᱦᱚᱸ ᱵᱟᱝ ᱱᱩᱭ ᱜᱮᱛᱤᱧ ᱥᱟᱨᱟ ᱡᱤᱵᱚᱱ ᱞᱟᱹᱜᱤᱫ ᱥᱟᱨᱟ ᱡᱚᱱᱚᱢ ᱞᱟᱹᱜᱤᱫ ᱱᱚᱝᱠᱟᱱ ᱫᱩᱞᱟᱹᱲ ᱦᱮᱸ ᱡᱚᱛᱚ ᱠᱚ ᱟᱢ ᱫᱩᱞᱟᱹᱲ ᱢᱮᱫ ᱛᱮᱢ ᱧᱮᱞ ᱫᱟᱲᱮᱭᱟᱠᱚᱣᱟ ᱢᱮᱱᱠᱷᱟᱱ ᱡᱤᱣᱤ ᱠᱷᱚᱱ ᱡᱤᱣᱤ ᱫᱚ ᱩᱱᱤ ᱜᱮ ᱟᱢᱮᱢ ᱫᱩᱞᱟᱹᱲ ᱫᱮ ᱠᱟᱱᱟ ᱚᱠᱚᱭ ᱫᱚ ᱟᱢ ᱨᱮᱱ ᱡᱤᱭᱚᱱ ᱡᱩᱨᱤ ᱠᱟᱱ ᱛᱟᱢᱮ ᱚᱠᱚᱭ ᱫᱚ ᱟᱢᱮᱢ ᱫᱚᱥ ᱥᱟᱢᱟᱝ ᱨᱮ ᱥᱮ ᱤᱥᱥᱚᱨ ᱥᱟᱢᱟᱝ ᱨᱮ ᱥᱮ ᱟᱭᱢᱟ ᱞᱮᱠᱟᱱ ᱫᱷᱚᱨᱚᱢ ᱯᱤᱲ ᱥᱟᱢᱟᱝ ᱨᱮ ᱟᱢᱮᱢ ᱟᱝᱜᱚᱪ ᱠᱟᱫᱮ ᱡᱮ ᱤᱧ ᱨᱮᱱ ᱫᱩᱞᱟᱹᱲᱤᱭᱟᱹ ᱠᱟᱱᱟᱭ ᱢᱮᱱᱛᱮ ᱩᱱᱤ ᱠᱟᱱ ᱛᱟᱢᱟᱭ ᱥᱟᱹᱨᱤ ᱫᱩᱞᱟᱹᱲᱤᱭᱟᱹ ᱤᱱᱟᱹ ᱠᱷᱚᱱ ᱫᱤᱛᱤᱭᱚ ᱠᱚᱫᱚ ᱠᱚ ᱵᱟᱝ ᱠᱟᱱᱟ ᱩᱱᱠᱩ ᱫᱚ ᱵᱷᱩᱣᱟᱹ ᱜᱮᱭᱟ ᱠᱚ ᱩᱱᱠᱩ ᱫᱚᱠᱚ ᱟᱹᱣᱲᱤᱭᱟᱜ ᱜᱮᱭᱟ ᱩᱱᱠᱩ ᱫᱚ ᱮᱲᱮ ᱫᱩᱞᱟᱹᱲᱤᱭᱟᱹ ᱠᱟᱱᱟ ᱠᱚ ᱦᱮᱸ ᱛᱮᱦᱮᱧᱮ ᱦᱮᱸ ᱟᱢᱟ ᱜᱟᱯᱟᱭ ᱵᱟᱝ ᱟᱢᱟ ᱛᱮᱦᱮᱧᱮ ᱟᱹᱭᱩᱨ ᱤᱫᱤ ᱢᱮᱭᱟ ᱜᱟᱯᱟᱭ ᱧᱤᱨ ᱵᱟᱹᱜᱤ ᱟᱢᱟ ᱜᱟᱛᱮ ᱠᱚᱛᱤᱧ ᱱᱚᱝᱠᱟᱱ ᱠᱟᱛᱷᱟ ᱠᱟᱱᱟ ᱚᱱᱟᱛᱮ ᱥᱚᱱᱟ ᱫᱟᱱᱟ ᱢᱮᱱᱟᱜ ᱛᱟᱠᱚ ᱨᱮᱦᱚᱸ ᱟᱹᱰᱤ ᱰᱷᱮᱨ ᱦᱚᱲ ᱠᱚ ᱞᱟᱹᱲᱦᱟᱹᱭ ᱜᱩᱡᱩᱜ ᱠᱟᱱᱟ ᱯᱟᱹᱥᱤ ᱜᱩᱡᱩᱜ ᱠᱟᱱᱟ ᱠᱚ ᱪᱮᱫᱟᱜ ᱩᱱᱠᱩ ᱫᱚ ᱮᱲᱮ ᱫᱩᱞᱟᱹᱲᱤᱭᱟᱹ ᱠᱚ ᱢᱮᱱᱟᱜ ᱠᱚᱛᱟ ᱠᱚ ᱠᱷᱟᱹᱛᱤᱨ ᱱᱚᱝᱠᱟᱱᱟᱜ ᱠᱚ ᱦᱩᱭᱩᱜᱚᱜ ᱠᱟᱱᱟ ᱵᱟᱠᱷᱟᱱ ᱠᱚ ᱢᱮᱱ ᱜᱮᱭᱟ ᱠᱚ ᱵᱟᱯᱮᱨ ᱮᱠ ᱵᱮᱴᱟ ᱡᱷᱤᱞᱳ ᱢᱟᱢᱟ ᱵᱟᱵᱟ ᱮᱠᱴᱟᱭ ᱵᱤᱴᱤ ᱡᱷᱤᱞᱳ ᱦᱮᱸ ᱮᱭ ᱦᱳᱞᱳ ᱥᱮᱭ ᱦᱳᱞᱳ ᱪᱮᱫᱟᱜ ᱩᱱᱠᱩ ᱫᱚ ᱮᱲᱮ ᱫᱩᱞᱟᱹᱲ ᱨᱮᱠᱚ ᱪᱟᱞᱟᱣ ᱠᱟᱱᱟ ᱛᱚ ᱥᱚᱛᱚᱨᱠᱚ ᱛᱟᱦᱮᱱ ᱛᱟᱵᱚᱱ ᱯᱮ ᱥᱟᱵᱫᱷᱟᱱ ᱛᱟᱦᱮᱱ ᱛᱟᱵᱚᱱ ᱯᱮ ᱜᱟᱛᱮ ᱠᱚ ᱛᱤᱧ ᱯᱮᱲᱟ ᱠᱚ ᱛᱤᱧ ᱟᱯᱱᱟᱨ ᱜᱤᱫᱽᱨᱟᱹ ᱠᱚ ᱡᱟᱣ ᱚᱠᱛᱮ ᱨᱮ ᱜᱟᱭᱤᱰ ᱠᱚᱣᱟ ᱵᱚᱱ ᱴᱷᱤᱠ ᱴᱷᱟᱠ ᱟᱹᱰᱤ ᱢᱚᱡᱽ ᱛᱮ ᱡᱟᱛᱮ ᱢᱚᱡᱽ ᱛᱮᱠᱚ ᱦᱟᱨᱟ ᱵᱩᱨᱩᱜ ᱟᱨ ᱩᱱᱠᱩ ᱢᱚᱡᱽ ᱠᱚ ᱦᱟᱨᱟ ᱵᱩᱨᱩ ᱞᱮᱱᱠᱷᱟᱱ ᱟᱵᱚ ᱵᱚᱱ ᱵᱚᱭᱚᱥᱠᱚᱜ ᱨᱮ ᱟᱵᱚ ᱵᱚᱱ ᱵᱩᱰᱷᱤ ᱦᱟᱲᱟᱢᱚᱜ ᱨᱮ ᱛᱟᱦᱚᱞᱮ ᱩᱱᱠᱩ ᱜᱤᱫᱽᱨᱟᱹ ᱠᱚ ᱴᱷᱮᱡ ᱠᱷᱚᱡ ᱥᱟᱹᱨᱤ ᱫᱩᱞᱟᱹᱲ ᱟᱵᱚ ᱵᱚᱱ ᱧᱟᱢᱟ ᱟᱨ ᱱᱤᱛ ᱡᱩᱫᱤ ᱩᱱᱠᱩ ᱥᱟᱹᱨᱤᱭᱟᱜ ᱛᱮᱫ ᱨᱮ ᱵᱟᱵᱚᱱ ᱦᱟᱨᱟ ᱵᱩᱨᱩ ᱚᱪᱚ ᱠᱚᱣᱟ ᱛᱚ ᱯᱚᱨᱮᱛᱮ ᱟᱠᱚᱣᱟᱜ ᱫᱩᱞᱟᱹᱲ ᱜᱮ ᱰᱷᱤᱥᱢᱤᱥ ᱪᱟᱵᱟᱜ ᱠᱷᱟᱱ ᱟᱠᱚ ᱟᱠᱚ ᱨᱮ ᱫᱩᱞᱟᱹᱲ ᱵᱟᱝ ᱛᱟᱦᱮᱸ ᱞᱮᱱᱠᱷᱟᱱ ᱟᱢ ᱪᱮᱠᱟᱭ ᱫᱩᱞᱟᱹᱲ ᱢᱮ ᱢᱟ ᱛᱚᱵᱮ ᱥᱟᱱᱟᱢ ᱜᱟᱛᱮ ᱯᱮᱲᱟ ᱠᱚᱛᱤᱧ ᱟᱭᱢᱟ ᱟᱭᱢᱟ ᱥᱟᱨᱦᱟᱣ